ᱥᱟᱱᱟᱢ ᱠᱚᱜᱮ ᱡᱚᱦᱟᱨ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱟᱪᱪᱷᱟ ᱛᱮᱦᱮᱧ ᱟᱵᱚ ᱵᱚ ᱦᱚᱲ ᱦᱚᱯᱚᱱ ᱠᱟᱱᱟ ᱟᱵᱚᱣᱟᱜ ᱡᱤᱵᱚᱱ ᱢᱮᱱᱟᱜᱼᱟ ᱡᱤᱵᱚᱱ ᱢᱮᱱᱟᱜ ᱛᱟᱵᱚᱱ ᱛᱮᱜᱮ ᱛᱮᱦᱮᱧ ᱟᱵᱚ ᱫᱷᱟᱹᱨᱛᱤ ᱯᱩᱨᱤ ᱨᱮ ᱠᱮᱴᱮᱡ ᱥᱟᱺᱦᱤᱡ ᱢᱮᱱᱟᱜ ᱵᱚᱱᱟ ᱛᱚᱵᱮ ᱱᱚᱣᱟ ᱡᱤᱵᱚᱱ ᱨᱮᱭᱟᱜ ᱢᱟᱱᱮ ᱛᱤᱱᱟᱹᱜ ᱦᱚᱲ ᱵᱚ ᱵᱟᱰᱟᱭᱟ ᱚᱱᱟ ᱵᱟᱵᱚᱫ ᱤᱫᱤ ᱠᱟᱛᱮ ᱜᱮ ᱛᱮᱦᱮᱧ ᱟᱵᱚ ᱵᱚ ᱜᱟᱯᱟᱞᱢᱟᱨᱟᱜᱼᱟ ᱛᱚᱵᱮ ᱡᱤᱵᱚᱱ ᱨᱮᱭᱟᱜ ᱢᱟᱱᱮ ᱵᱩᱡᱷᱟᱹᱣ ᱞᱟᱹᱜᱤᱫ ᱠᱷᱟᱱ ᱟᱵᱚ ᱯᱮᱭᱟ ᱡᱟᱭᱜᱟ ᱢᱮᱱᱟᱜᱼᱟ ᱚᱱᱟ ᱯᱮᱭᱟ ᱡᱟᱭᱜᱟ ᱫᱚ ᱦᱩᱭᱩᱜ ᱠᱟᱱᱟ ᱰᱟᱠᱛᱚᱨ ᱠᱷᱟᱱᱟ ᱡᱮᱞ ᱠᱷᱟᱱᱟ ᱟᱨ ᱢᱟᱲ ᱜᱷᱟᱹᱴᱤ ᱛᱚᱵᱮ ᱱᱚᱜᱼᱚ ᱱᱚᱣᱟ ᱯᱮᱭᱟ ᱡᱟᱭᱜᱟ ᱵᱚᱱ ᱥᱮᱴᱮᱨ ᱞᱮᱱᱠᱷᱟᱱ ᱟᱵᱚ ᱡᱤᱵᱚᱱ ᱨᱮᱱᱟᱜ ᱢᱟᱱᱮ ᱦᱚᱲ ᱦᱚᱯᱚᱱ ᱫᱚ ᱴᱷᱤᱠ ᱵᱚᱱ ᱵᱩᱡᱷᱟᱹᱣ ᱫᱟᱲᱮᱭᱟᱜᱼᱟ ᱡᱮᱞᱮᱠᱟ ᱰᱟᱠᱛᱚᱨ ᱠᱷᱟᱱᱟ ᱵᱚᱱ ᱥᱮᱱᱚᱜ ᱠᱷᱟᱱ ᱟᱵᱚᱣᱟᱜ ᱦᱚᱲᱢᱚ ᱫᱩᱨᱵᱚᱞ ᱦᱳᱠ ᱨᱳᱜᱟ ᱵᱤᱢᱟᱨ ᱟᱡᱟᱨ ᱞᱮ ᱮᱱᱟᱝ ᱵᱚ ᱰᱟᱠᱛᱚᱨ ᱠᱷᱟᱱᱟ ᱵᱚᱱ ᱥᱮᱱᱚᱜᱼᱟ ᱡᱚᱛᱚ ᱦᱚᱲ ᱨᱳᱜᱚ ᱵᱚᱭᱨᱟᱜᱚ ᱧᱟᱢ ᱵᱚᱱᱟ ᱢᱮᱰᱤᱠᱮᱞ ᱰᱟᱠᱛᱚᱨ ᱠᱷᱟᱱᱟ ᱵᱚᱱ ᱥᱮᱱᱚᱜᱼᱟ ᱛᱚᱵᱮ ᱮᱱᱟᱝ ᱵᱚ ᱩᱭᱦᱟᱹᱨᱟ ᱜᱤᱛᱤᱡ ᱠᱟᱛᱮᱫ ᱵᱟᱝᱟ ᱤᱧ ᱫᱚ ᱦᱚᱲ ᱦᱚᱯᱚᱱ ᱠᱟᱹᱱᱟᱹᱧ ᱪᱮᱫ ᱤᱧ ᱠᱟᱹᱢᱤ ᱠᱮᱫ ᱛᱮ ᱱᱚᱣᱟ ᱵᱷᱩᱞ ᱮᱱᱟ ᱪᱮᱫ ᱤᱧ ᱪᱤᱠᱟᱹ ᱠᱮᱫ ᱛᱮ ᱱᱚᱣᱟ ᱵᱤᱢᱟᱨ ᱧᱟᱢ ᱠᱤᱫᱤᱧᱟ ᱟᱹᱰᱤ ᱜᱚᱴᱟᱝ ᱵᱚ ᱩᱭᱦᱟᱹᱨᱟ ᱛᱚᱵᱮ ᱱᱚᱣᱟ ᱩᱱ ᱡᱚᱦᱚᱜ ᱵᱚ ᱩᱭᱦᱟᱹᱨᱟ ᱱᱚᱣᱟ ᱡᱤᱵᱚᱱ ᱨᱮ ᱪᱮᱫ ᱦᱚᱸ ᱵᱟᱹᱱᱩᱜᱼᱟ ᱨᱳᱜᱟ ᱵᱤᱢᱟᱨ ᱧᱟᱢ ᱠᱮᱫ ᱢᱮᱠᱷᱟᱱ ᱡᱚᱛᱚᱣᱟᱜ ᱮᱢ ᱫᱩᱨᱵᱚᱞ ᱪᱟᱵᱟᱜᱼᱟ ᱚᱱᱟ ᱡᱟᱭᱜᱟ ᱨᱮ ᱮᱱᱟᱝ ᱰᱟᱠᱛᱚᱨ ᱠᱷᱟᱱᱟ ᱨᱮ ᱮᱱᱟᱝ ᱱᱚᱣᱟ ᱡᱤᱵᱚᱱ ᱨᱮᱭᱟᱜ ᱢᱟᱱᱮ ᱫᱚ ᱴᱷᱤᱠ ᱵᱚ ᱵᱩᱡᱷᱟᱹᱣ ᱫᱟᱲᱮᱭᱟᱜᱼᱟ ᱚᱱᱠᱟᱜᱮ ᱡᱮᱞ ᱠᱷᱟᱱᱟ ᱡᱮᱞ ᱠᱷᱟᱱᱟ ᱵᱚᱱ ᱥᱮᱱ ᱞᱮᱱᱠᱷᱟᱱ ᱟᱵᱚᱣᱟᱜ ᱡᱮᱞ ᱠᱷᱟᱱᱟ ᱵᱷᱤᱛᱤᱨ ᱨᱮ ᱟᱵᱚ ᱱᱤᱡᱮᱛᱮ ᱠᱚᱨᱟᱣ ᱞᱟᱹᱜᱤᱫ ᱪᱮᱫ ᱦᱚᱸ ᱫᱟᱲᱮ ᱵᱟᱭ ᱛᱟᱦᱮᱱᱟ ᱡᱟᱦᱟᱸ ᱛᱤᱱᱟᱹᱜ ᱫᱟᱲᱮ ᱵᱚᱱ ᱛᱟᱦᱮᱱ ᱨᱮᱦᱚᱸ ᱛᱟᱵᱚ ᱮᱱ ᱨᱮᱦᱚᱸ ᱚᱱᱟ ᱡᱮᱞ ᱠᱷᱟᱱᱟ ᱵᱷᱤᱛᱤᱨ ᱨᱮᱫᱚ ᱟᱵᱚᱛᱮ ᱱᱤᱡᱮᱛᱮ ᱠᱟᱹᱢᱤ ᱞᱟᱹᱜᱤᱫ ᱪᱮᱫ ᱦᱚᱸ ᱫᱟᱲᱮ ᱛᱟᱵᱚ ᱵᱟᱭ ᱛᱟᱦᱮᱱᱟ ᱮᱴᱟᱜ ᱦᱚᱲᱟᱜ ᱚᱱᱰᱚᱨ ᱨᱮ ᱛᱟᱦᱮᱸ ᱠᱟᱛᱮᱫ ᱜᱮ ᱠᱟᱹᱢᱤᱛᱮ ᱯᱟᱲᱟᱣ ᱵᱚᱱᱟ ᱚᱱᱟᱛᱮ ᱚᱱᱟ ᱡᱮᱞ ᱠᱷᱟᱱᱟ ᱵᱷᱤᱛᱤᱨ ᱠᱷᱚᱱ ᱵᱚᱱ ᱵᱩᱡᱷᱟᱹᱣ ᱫᱟᱲᱮᱭᱟᱜᱼᱟ ᱟᱵᱚ ᱫᱚ ᱡᱟᱦᱟᱸ ᱛᱤᱱᱟᱹᱜ ᱵᱚᱱ ᱪᱟᱦᱟᱣ ᱨᱮᱦᱚᱸ ᱚᱱᱟ ᱫᱚ ᱱᱤᱡᱮᱨᱟᱜ ᱠᱩᱥᱤ ᱛᱮᱫᱚ ᱪᱮᱫ ᱦᱚᱸ ᱵᱟᱵᱚᱱ ᱠᱟᱹᱢᱤ ᱫᱟᱲᱮᱭᱟᱜᱼᱟ ᱚᱱᱟᱛᱮ ᱡᱮᱞ ᱠᱷᱟᱱᱟ ᱵᱚ ᱥᱮᱱ ᱞᱮᱱ ᱮᱱᱟᱝ ᱟᱵᱚᱣᱟᱜ ᱥᱟᱫᱷᱤᱱᱚᱛᱟ ᱪᱮᱫ ᱥᱟᱫᱷᱤᱱᱚᱛᱟ ᱫᱚ ᱢᱮᱱ ᱞᱮᱠᱷᱟᱱ ᱪᱮᱫ ᱚᱱᱟ ᱜᱮ ᱟᱵᱚ ᱱᱤᱡᱮ ᱛᱮᱵᱚ ᱵᱩᱡᱷᱟᱹᱣ ᱫᱟᱲᱮᱭᱟᱜᱼᱟ ᱚᱱᱠᱟ ᱜᱮ ᱟᱨ ᱢᱤᱫᱴᱟᱝ ᱡᱟᱭᱜᱟ ᱦᱩᱭᱩᱜ ᱠᱟᱱᱟ ᱚᱱᱟ ᱫᱚ ᱢᱟᱬ ᱜᱷᱟᱹᱴᱤ ᱢᱟᱬ ᱜᱷᱟᱹᱴᱤ ᱨᱮ ᱡᱚᱛᱚ ᱦᱚᱲ ᱵᱚ ᱥᱮᱴᱮᱨᱚᱜᱼᱟ ᱩᱱ ᱡᱚᱦᱚᱜ ᱵᱚ ᱵᱩᱡᱷᱟᱹᱣᱟ ᱟᱵᱚᱣᱟᱜ ᱢᱩᱞᱞᱚ ᱫᱚ ᱪᱮᱫ ᱦᱚᱸ ᱵᱟᱹᱱᱩᱜᱼᱟ ᱟᱵᱚ ᱫᱚ ᱢᱩᱞᱞᱚ ᱦᱤᱱᱟᱹ ᱦᱚᱲ ᱠᱟᱱᱟ ᱵᱚ ᱡᱟᱦᱟᱸ ᱛᱤᱱᱟᱹᱜ ᱮᱢ ᱠᱤᱥᱟᱹᱬ ᱠᱚᱜ ᱨᱮᱦᱚᱸ ᱨᱮᱸᱜᱮᱡ ᱠᱚᱜ ᱨᱮᱦᱚᱸᱢ ᱡᱟᱦᱟᱸ ᱛᱤᱱᱟᱹᱜ ᱢᱟᱨᱟᱝ ᱦᱚᱲ ᱠᱚᱜ ᱨᱮᱦᱚᱸ ᱢᱟᱬ ᱜᱷᱟᱹᱴᱤᱢ ᱥᱮᱱᱚᱜ ᱫᱚ ᱫᱚᱨᱠᱟᱨ ᱫᱚ ᱡᱚᱛᱚ ᱦᱚᱲ ᱜᱮ ᱫᱚᱨᱠᱟᱨ ᱫᱚᱨᱠᱟᱨ ᱦᱩᱭ ᱟᱵᱚᱱᱟ ᱱᱚᱣᱟ ᱡᱤᱵᱚᱱ ᱢᱮᱱᱟᱜ ᱢᱟᱱᱮ ᱡᱚᱱᱢᱚ ᱢᱮᱱᱟᱜ ᱢᱟᱱᱮ ᱢᱩᱨᱛᱤ ᱦᱚᱸ ᱢᱮᱱᱟᱜ ᱜᱮᱭᱟ ᱚᱱᱟᱛᱮ ᱱᱤᱛᱚᱝ ᱠᱷᱚᱱ ᱡᱩᱫᱤ ᱟᱵᱚ ᱦᱚᱲ ᱦᱚᱯᱚᱱ ᱵᱟᱵᱚ ᱥᱚᱪᱮᱛᱚᱱᱚᱜᱼᱟ ᱱᱚᱣᱟ ᱯᱮᱭᱟ ᱡᱟᱭᱜᱟ ᱱᱤᱦᱟᱹᱛᱤ ᱥᱮᱱᱛᱮ ᱦᱩᱭ ᱟᱵᱚᱱᱟ ᱱᱤᱦᱟᱹᱛᱤ ᱵᱚ ᱥᱮᱱ ᱠᱟᱛᱮ ᱟᱵᱚ ᱚᱱᱟ ᱯᱟᱨᱚᱢ ᱞᱮ ᱮᱱᱟᱝ ᱱᱚᱣᱟ ᱟᱵᱚᱣᱟᱜ ᱡᱤᱵᱚᱱ ᱨᱮᱭᱟᱜ ᱥᱟᱱᱛᱤ ᱫᱚᱵᱚ ᱧᱟᱢᱟ ᱛᱚᱵᱮ ᱢᱟᱲ ᱜᱷᱟᱹᱴᱤ ᱨᱮ ᱢᱤᱫ ᱫᱷᱟᱣᱮᱢ ᱥᱮᱱ ᱞᱮᱱᱠᱷᱟᱱ ᱟᱨ ᱫᱩᱥᱨᱟᱹ ᱫᱚ ᱵᱟᱢ ᱨᱩᱣᱟᱹᱲᱟ ᱚᱱᱮ ᱚᱱᱠᱟ ᱜᱮ ᱠᱟᱛᱷᱟ ᱟᱵᱚ ᱡᱤᱵᱚᱱ ᱨᱮ ᱵᱮᱥ ᱵᱚ ᱠᱟᱹᱢᱤ ᱢᱟ ᱵᱮᱥ ᱠᱟᱹᱢᱤ ᱞᱟᱹᱜᱤᱫ ᱵᱚ ᱫᱚᱦᱚᱭ ᱢᱟ ᱮᱱᱠᱷᱟᱱ ᱟᱵᱚ ᱡᱤᱵᱚᱱ ᱨᱮ ᱥᱟᱱᱛᱤ ᱠᱟᱹᱴᱤᱡ ᱵᱚᱱ ᱧᱟᱢᱟ ᱱᱤᱡᱮᱨᱟᱜ ᱡᱤᱵᱚᱱ ᱜᱮ ᱥᱟᱱᱛᱤ ᱟᱥᱚᱞ ᱡᱤᱵᱚᱱ ᱫᱚ ᱱᱤᱡᱮᱨᱟᱜ ᱯᱚᱨᱤᱵᱟᱨ ᱠᱚ ᱤᱫᱤ ᱠᱟᱛᱮᱫ ᱥᱟᱱᱛᱤ ᱨᱮ ᱛᱟᱦᱮᱱ ᱛᱚᱵᱮ ᱮᱱᱟᱝ ᱚᱱᱟᱜᱮ ᱡᱤᱵᱚᱱ ᱫᱚ ᱟᱪᱪᱷᱟ ᱱᱚᱜᱼᱚ ᱱᱚᱝᱠᱟ ᱡᱤᱵᱚᱱ ᱤᱫᱤ ᱠᱟᱛᱮᱫ ᱯᱮᱭᱟ ᱡᱟᱭᱜᱟ ᱛᱮᱵᱚᱱ ᱥᱮᱴᱮᱨ ᱞᱮᱱᱠᱷᱟᱱ ᱟᱵᱚ ᱡᱤᱵᱚᱱ ᱨᱮᱭᱟᱜ ᱢᱟᱱᱮ ᱴᱷᱤᱠ ᱵᱚᱱ ᱵᱩᱡᱷᱟᱹᱣ ᱫᱟᱲᱮᱭᱟᱜᱼᱟ ᱛᱚᱵᱮ ᱜᱟᱛᱮ ᱠᱚ ᱱᱚᱣᱟ ᱟᱸᱡᱚᱢ ᱠᱟᱛᱮᱫ ᱞᱟᱭᱤᱠ ᱥᱟᱵᱥᱠᱨᱟᱭᱤᱵᱽ ᱠᱚᱢᱮᱱᱴ ᱟᱞᱚ ᱵᱚᱱ ᱦᱤᱲᱤᱧ ᱢᱟ ᱢᱟ ᱛᱚᱵᱮ ᱛᱮᱦᱮᱧ ᱫᱚ ᱤᱱᱟᱹᱜ ᱜᱮ ᱡᱚᱦᱟᱨ